ᱡᱚᱦᱟᱨ ᱜᱮ ᱥᱟᱱᱟᱢ ᱠᱚ ᱟᱨ ᱢᱤᱫᱴᱤᱡ ᱱᱟᱣᱟ ᱵᱷᱤᱰᱤᱭᱳ ᱨᱮ ᱟᱯᱮ ᱠᱚᱧ ᱥᱟᱹᱜᱩᱱ ᱫᱟᱨᱟᱢ ᱯᱮ ᱤᱧ ᱜᱮ ᱨᱚᱜᱷᱩᱱᱟᱛᱷ ᱟᱨ ᱛᱮᱦᱮᱧ ᱟᱯᱮ ᱠᱚᱣᱟᱜ ᱥᱟᱵᱥᱠᱨᱟᱭᱤᱵ ᱡᱟᱦᱟᱸ ᱥᱟᱵᱥᱠᱨᱟᱭᱤᱵ ᱠᱷᱟᱹᱛᱤᱨ ᱛᱮ ᱤᱧ ᱨᱮᱱ ᱥᱚᱦᱮ ᱥᱟᱵᱥᱠᱨᱟᱭᱵᱚᱨ ᱠᱚ ᱯᱟᱨᱚᱢ ᱟᱠᱟᱱᱟ ᱛᱚ ᱱᱚᱝᱠᱟ ᱜᱮ ᱟᱯᱮ ᱠᱚ ᱨᱟᱹᱥᱠᱟᱹ ᱟᱨ ᱫᱩᱞᱟᱹᱲ ᱪᱟᱞᱟᱹᱧ ᱛᱟᱵᱚᱱ ᱯᱮ ᱡᱟᱦᱟᱸ ᱯᱷᱚᱲᱚ ᱨᱮᱠᱤ ᱤᱧ ᱟᱨᱦᱚᱸ ᱱᱚᱝᱠᱟ ᱱᱟᱣᱟ ᱱᱟᱣᱟ ᱵᱷᱤᱰᱤᱭᱳᱧ ᱵᱮᱱᱟᱣ ᱢᱟ ᱟᱨ ᱵᱮᱱᱟᱣ ᱞᱟᱹᱜᱤᱫ ᱤᱧ ᱨᱟᱹᱥᱠᱟᱹᱜ ᱢᱟ ᱱᱚᱣᱟ ᱵᱷᱤᱰᱤᱭᱳ ᱫᱚ ᱟᱯᱮ ᱠᱚ ᱡᱟᱦᱟᱸ ᱢᱟᱱᱮ ᱤᱱᱟᱹᱜ ᱫᱩᱞᱟᱹᱲ ᱯᱮ ᱮᱢ ᱠᱟᱣᱫᱤᱧᱟ ᱡᱟᱦᱟᱸ ᱯᱷᱚᱞᱚ ᱨᱮᱠᱤ ᱤᱧ ᱱᱤᱛᱚᱜ ᱨᱟᱹᱥᱠᱟᱹ ᱢᱟᱱᱮ ᱨᱟᱹᱥᱠᱟᱹᱧ ᱵᱩᱡᱷᱟᱹᱣᱮᱫᱼᱟ ᱡᱮ ᱟᱨᱦᱚᱸ ᱱᱚᱝᱠᱟ ᱜᱮ ᱟᱨᱦᱚᱸ ᱱᱟᱣᱟ ᱱᱟᱣᱟ ᱵᱷᱤᱰᱭᱳᱧ ᱵᱮᱱᱟᱣ ᱢᱟ ᱢᱮᱱᱛᱮ ᱛᱚ ᱱᱚᱣᱟ ᱥᱟᱵᱥᱠᱨᱟᱭᱤᱵᱚᱨ ᱢᱮᱱ ᱞᱮᱠᱷᱟᱱ ᱫᱚ ᱥᱟᱵᱥᱠᱨᱟᱭᱤᱵᱚᱨ ᱡᱮᱛᱮ ᱵᱟᱲᱮ ᱢᱤᱫᱴᱤᱡ ᱵᱞᱚᱜᱚᱨᱥ ᱡᱮᱛᱮᱵᱮᱲᱮ ᱟᱡ ᱨᱤᱱ ᱥᱚᱵᱥᱠᱨᱟᱭᱵᱚᱨ ᱠᱚ ᱵᱚᱰᱷᱟᱵᱼᱟ ᱵᱟ ᱡᱮᱛᱮᱵᱮᱲᱮ ᱟᱡ ᱨᱤᱱ ᱟᱡᱟᱜ ᱵᱤᱰᱤᱭᱚ ᱨᱮ ᱞᱟᱭᱤᱠ ᱦᱤᱡᱩᱜᱼᱟ ᱠᱚᱢᱮᱱᱴ ᱦᱤᱡᱩᱜᱼᱟ ᱡᱟᱦᱟᱸ ᱯᱷᱚᱲᱚ ᱨᱮᱠᱤ ᱟᱡ ᱦᱚᱸ ᱚᱱᱟ ᱡᱟᱦᱟᱸ ᱵᱷᱩᱞ ᱛᱟᱭ ᱦᱮᱱᱟᱜᱼᱟ ᱚᱱᱟ ᱦᱚᱸ ᱵᱷᱩᱞ ᱦᱚᱸᱭ ᱥᱩᱫᱷᱨᱟᱹᱣᱟ ᱟᱨ ᱵᱷᱩᱞ ᱥᱩᱫᱷᱨᱟᱹᱣ ᱥᱟᱶᱛᱮ ᱥᱟᱶᱛᱮ ᱟᱡᱟᱜ ᱡᱟᱦᱟᱸ ᱮᱴᱟᱜ ᱱᱟᱣᱟ ᱱᱟᱣᱟ ᱠᱚᱱᱴᱮᱱᱴ ᱠᱚ ᱟᱹᱜᱩ ᱞᱟᱹᱜᱤᱫ ᱦᱚᱸᱭ ᱪᱮᱥᱴᱟᱭᱟ ᱟᱨ ᱢᱤᱫᱴᱤᱡ ᱤᱭᱩᱴᱩᱵᱷᱚᱨ ᱪᱟᱦᱟᱣᱟᱭ ᱡᱮ ᱪᱮᱫ ᱞᱮᱠᱟᱛᱮ ᱤᱧ ᱦᱚᱸ ᱫᱩᱞᱟᱹᱲ ᱠᱚ ᱤᱢᱟᱹᱧ ᱢᱟ ᱟᱨ ᱫᱩᱞᱟᱹᱲ ᱥᱤᱵᱤᱞ ᱟᱨ ᱨᱟᱹᱥᱠᱟᱹ ᱡᱟᱦᱟᱸ ᱯᱷᱚᱲᱚ ᱨᱮ ᱠᱤ ᱤᱧ ᱡᱮᱢᱛᱤ ᱱᱤᱛᱚᱜ ᱥᱚᱦᱮ ᱥᱚᱵᱥᱠᱨᱟᱭᱵᱚᱨ ᱠᱚ ᱯᱟᱨᱚᱢ ᱟᱠᱟᱱᱟ ᱟᱨ ᱤᱧ ᱞᱟᱹᱜᱤᱫ ᱛᱮᱫᱚ ᱥᱚᱦᱮ ᱥᱚᱵᱥᱠᱨᱟᱭᱵᱚᱨ ᱫᱚ ᱟᱹᱰᱤ ᱢᱟᱨᱟᱝ ᱮᱪᱤᱵᱷᱢᱮᱱᱴ ᱠᱟᱱᱟ ᱪᱮᱫᱟᱜ ᱥᱮ ᱤᱧ ᱚᱱᱠᱟ ᱢᱟᱱᱮ ᱮᱠᱥᱯᱚᱨᱴ ᱫᱚ ᱵᱟᱝ ᱠᱟᱹᱱᱟᱹᱧ ᱡᱮ ᱢᱤᱫ ᱫᱤᱱ ᱨᱮ ᱦᱟᱡᱟᱨ ᱥᱟᱵᱥᱠᱨᱟᱭᱵᱟᱨ ᱠᱚ ᱦᱩᱭᱩᱜᱼᱟ ᱢᱮᱱᱛᱮ ᱚᱠᱚᱭ ᱦᱚᱸ ᱚᱱᱠᱟ ᱮᱠᱥᱯᱟᱨᱴ ᱫᱚ ᱵᱟᱹᱱᱩᱜ ᱵᱚᱱᱟ ᱤᱭᱩᱴᱩᱵᱟᱨ ᱛᱳ ᱤᱧ ᱛᱮᱦᱮᱧ ᱩᱱᱟᱹᱜ ᱨᱟᱹᱥᱠᱟᱹᱧ ᱵᱩᱡᱷᱟᱹᱣᱮᱫᱼᱟ ᱡᱮ ᱤᱧ ᱨᱮᱱ ᱥᱚᱭ ᱥᱟᱵᱥᱠᱨᱟᱭᱵᱟᱨ ᱠᱚ ᱯᱟᱨᱚᱢ ᱟᱠᱟᱱᱟ ᱱᱚᱝᱠᱟ ᱜᱮ ᱟᱨᱦᱚᱸ ᱢᱟᱱᱮ ᱥᱴᱮᱯ ᱵᱟᱭ ᱥᱴᱮᱯ ᱦᱟᱱᱛᱮ ᱢᱟᱲᱟᱝ ᱥᱮᱱ ᱤᱧ ᱞᱟᱦᱟᱜᱼᱟ ᱢᱮᱱᱛᱮ ᱟᱯᱮ ᱠᱚᱴᱷᱮᱱ ᱟᱨᱫᱟᱥ ᱡᱮ ᱟᱯᱮ ᱠᱚ ᱤᱧ ᱱᱚᱝᱠᱟ ᱜᱮ ᱨᱟᱹᱥᱠᱟᱹ ᱦᱚᱪᱚᱧ ᱛᱟᱵᱚᱱ ᱯᱮ ᱟᱯᱮ ᱠᱚ ᱱᱚᱣᱟ ᱵᱷᱤᱰᱤᱭᱳ ᱡᱩᱫᱤ ᱯᱮ ᱠᱩᱥᱤᱭᱟᱜ ᱠᱟᱱ ᱛᱤᱧᱟᱹ ᱛᱚ ᱟᱯᱮ ᱨᱮᱱ ᱢᱟᱱᱮ ᱯᱷᱨᱮᱱᱰ ᱥᱚᱨᱠᱚᱞ ᱨᱮ ᱤᱧᱟᱹᱜ ᱤᱭᱩᱴᱩᱵᱽ ᱪᱮᱱᱮᱞ ᱟᱨ ᱤᱭᱩᱴᱩᱵᱽ ᱵᱷᱤᱰᱤᱭᱳ ᱠᱚ ᱥᱮᱭᱟᱨ ᱛᱟᱵᱚᱱ ᱯᱮ ᱥᱮᱭᱟᱨ ᱞᱮᱠᱷᱟᱱ ᱩᱱᱠᱩ ᱦᱚᱸ ᱧᱮᱞ ᱞᱮᱠᱷᱟᱱ ᱵᱟᱝ ᱢᱮᱱ ᱟᱠᱚ ᱡᱮ ᱥᱟᱵᱥᱠᱨᱟᱭᱤᱵᱽ ᱠᱟᱜ ᱠᱷᱟᱱ ᱫᱚ ᱵᱷᱟᱹᱜᱤᱭᱟ ᱪᱮ ᱥᱟᱵᱥᱠᱨᱟᱭᱤᱵᱽ ᱞᱮᱠᱷᱟᱱ ᱢᱟ ᱯᱩᱭᱥᱟᱹ ᱠᱚᱦᱚᱸ ᱵᱟᱝ ᱯᱟᱲᱟᱜ ᱠᱟᱱᱟ ᱟᱨ ᱡᱩᱫᱤ ᱢᱤᱫ ᱦᱚᱲ ᱥᱚᱵᱥᱠᱨᱟᱭᱤᱵᱽ ᱠᱮᱜᱼᱟᱭ ᱚᱱᱟ ᱨᱮᱫᱚ ᱟᱡᱟᱜ ᱠᱷᱮᱛᱤ ᱦᱚᱸ ᱵᱟᱹᱱᱩᱜ ᱟᱹᱱᱤᱡ ᱟᱨ ᱡᱟᱦᱟᱸᱭ ᱦᱚᱲ ᱵᱟᱠᱚ ᱥᱚᱵᱥᱠᱨᱟᱭᱤᱵᱽ ᱮᱜᱼᱟ ᱩᱱᱠᱩ ᱫᱚ ᱟᱯᱱᱟᱨ ᱠᱚ ᱧᱮᱞ ᱠᱟᱛᱮᱫ ᱢᱟᱱᱮ ᱡᱮᱞᱮᱥᱚᱜᱼᱟ ᱠᱚ ᱚᱱᱟ ᱠᱷᱟᱹᱛᱤᱨ ᱡᱷᱚᱛᱚ ᱦᱚᱲ ᱴᱷᱮᱱᱤᱧ ᱟᱨᱫᱟᱥᱚᱜ ᱠᱟᱱᱟ ᱱᱚᱣᱟ ᱵᱷᱤᱰᱤᱭᱳ ᱫᱚ ᱢᱟᱱᱮ ᱚᱠᱚᱭ ᱱᱤᱡᱮᱨᱟᱜ ᱢᱟᱱᱮ ᱤᱭᱟᱹ ᱞᱟᱹᱜᱤᱫ ᱫᱚ ᱵᱟᱭ ᱠᱟᱹᱢᱤ ᱠᱟᱱᱟ ᱪᱮᱫ ᱤᱧ ᱢᱮᱱᱟ ᱱᱤᱡᱮᱨᱟᱜ ᱢᱟᱱᱮ ᱨᱟᱹᱥᱠᱟᱹ ᱡᱮ ᱱᱚᱣᱟ ᱡᱤᱱᱤᱥ ᱫᱚ ᱟᱵᱚ ᱡᱤᱵᱚᱱ ᱨᱮ ᱛᱮᱦᱮᱧ ᱦᱮᱱᱟᱜ ᱵᱚᱱᱟ ᱜᱟᱯᱟ ᱵᱟᱝᱠᱷᱟᱱ ᱟᱨ ᱠᱟᱹᱴᱤᱡ ᱢᱟᱱᱮ ᱥᱚᱢᱚᱭ ᱦᱩᱭ ᱞᱮᱱᱠᱷᱟᱱ ᱪᱮᱫ ᱚᱠᱚᱭᱟᱜ ᱪᱮᱫ ᱚᱥᱩᱵᱤᱫᱷᱟ ᱦᱩᱭᱩᱜ ᱛᱟᱵᱚᱱᱟ ᱚᱱᱟ ᱟᱵᱚ ᱦᱚᱸ ᱵᱟᱵᱚ ᱵᱟᱲᱟᱭᱟ ᱛᱚ ᱱᱚᱣᱟ ᱢᱟ ᱟᱵᱚ ᱢᱟᱵᱚ ᱵᱟᱲᱟᱭ ᱜᱮᱭᱟ ᱦᱚᱭ ᱡᱤᱣᱤ ᱦᱟᱥᱟ ᱦᱚᱲᱢᱚ ᱛᱤᱨᱮ ᱱᱤᱛᱚᱜ ᱦᱮᱱᱟᱜ ᱵᱚᱱᱟ ᱱᱤᱛᱚᱜ ᱜᱮ ᱟᱨᱦᱚᱸ ᱵᱟᱹᱱᱩᱜ ᱵᱚᱱᱟ ᱛᱚ ᱟᱨᱦᱚᱸ ᱱᱚᱣᱟ ᱡᱤᱱᱤᱥ ᱢᱟᱱᱮ ᱨᱟᱹᱥᱠᱟᱹ ᱵᱩᱡᱷᱟᱹᱜᱼᱟ ᱡᱮ ᱡᱮᱛᱮᱵᱮᱲᱮ ᱟᱵᱚᱨᱮᱱ ᱵᱷᱤᱭᱩᱣᱟᱨᱥ ᱠᱚᱦᱚᱸ ᱟᱵᱚᱣᱟᱜ ᱵᱷᱤᱰᱤᱭᱳ ᱧᱮᱞ ᱠᱟᱛᱮᱫ ᱠᱚᱢᱮᱱᱴ ᱠᱚ ᱮᱢᱟ ᱞᱟᱭᱤᱠ ᱠᱚ ᱮᱢᱟ ᱡᱮ ᱟᱨᱦᱚᱸ ᱪᱮᱫ ᱠᱚᱨᱮ ᱵᱷᱩᱞ ᱦᱩᱭᱩᱜ ᱠᱟᱱᱟ ᱚᱱᱟ ᱵᱷᱩᱞ ᱠᱚᱦᱚᱸ ᱥᱩᱫᱷᱨᱟᱹᱣ ᱞᱟᱹᱜᱤᱫ ᱛᱮ ᱡᱩᱫᱤ ᱠᱚᱢᱮᱱᱴ ᱢᱟᱫᱽᱫᱷᱚᱢ ᱛᱮᱯᱮ ᱡᱚᱲᱟᱣ ᱦᱚᱪᱚᱭᱤᱧᱟᱹ ᱠᱚᱢᱮᱱᱴ ᱢᱟᱫᱽᱫᱷᱚᱢ ᱛᱮᱯᱮ ᱵᱟᱲᱟᱭ ᱦᱚᱪᱚᱭᱤᱧᱟᱹ ᱛᱚᱵᱮ ᱤᱧ ᱦᱚᱸᱧ ᱵᱟᱲᱟᱭ ᱫᱟᱲᱮᱭᱟᱜᱼᱟ ᱡᱮ ᱚᱠᱟ ᱠᱚᱨᱮ ᱤᱧᱟᱹᱜ ᱵᱷᱩᱞ ᱛᱟᱦᱮᱱ ᱠᱟᱱᱟ ᱛᱚ ᱥᱟᱱᱟᱢ ᱠᱚ ᱟᱨ ᱢᱤᱫᱴᱤᱡ ᱡᱤᱱᱤᱥ ᱤᱧ ᱞᱟᱹᱭᱟ ᱡᱮ ᱟᱵᱚ ᱡᱤᱵᱚᱱ ᱨᱮ ᱢᱟᱱᱮ ᱱᱚᱣᱟ ᱫᱷᱟᱹᱨᱛᱤ ᱯᱩᱨᱤ ᱨᱮ ᱥᱳᱥᱟᱭᱤᱴᱤ ᱨᱮ ᱧᱮᱞᱚᱜ ᱠᱟᱱᱟ ᱡᱮ ᱢᱤᱫᱴᱤᱡ ᱦᱚᱲ ᱢᱟᱱᱮ ᱥᱩᱭᱥᱟᱭᱤᱰ ᱮᱫᱼᱟ ᱠᱚ ᱥᱩᱭᱥᱟᱭᱤᱰ ᱨᱮᱭᱟᱜ ᱠᱟᱨᱚᱱ ᱫᱚ ᱪᱮᱫ ᱥᱩᱭᱥᱟᱭᱤᱰ ᱨᱮᱭᱟᱜ ᱡᱟᱦᱟᱱᱟᱜ ᱜᱮ ᱠᱟᱨᱚᱱ ᱦᱩᱭ ᱦᱚᱪᱚᱱᱚᱜ ᱠᱤᱱᱛᱩ ᱟᱵᱚ ᱡᱮᱛᱮᱵᱟᱲᱮ ᱟᱵᱚᱨᱮᱱ ᱟᱭᱳ ᱵᱟᱵᱟ ᱟᱵᱚ ᱠᱚ ᱱᱚᱣᱟ ᱫᱷᱟᱹᱨᱛᱤ ᱠᱚ ᱧᱮᱞ ᱦᱚᱪᱚ ᱟᱠᱟᱫ ᱵᱚᱱᱟ ᱛᱚ ᱟᱵᱚ ᱠᱚᱴᱷᱮᱱ ᱟᱠᱚᱣᱟᱜ ᱦᱚᱸ ᱟᱹᱰᱤ ᱜᱟᱱ ᱟᱸᱥ ᱛᱟᱦᱮᱱᱟ ᱡᱮ ᱟᱵᱚ ᱦᱚᱸ ᱢᱤᱫᱴᱤᱡ ᱢᱟᱱᱮ ᱟᱠᱚᱣᱟᱜ ᱟᱜᱟᱢ ᱟᱜᱟᱢ ᱰᱟᱦᱟᱨ ᱨᱮ ᱟᱵᱚ ᱵᱚᱱ ᱛᱤᱸᱜᱩᱱ ᱢᱟ ᱢᱮᱱᱛᱮ ᱛᱚ ᱥᱟᱱᱟᱢ ᱠᱚ ᱱᱚᱣᱟ ᱵᱷᱤᱰᱤᱭᱳ ᱫᱚ ᱡᱟᱹᱥᱛᱤ ᱵᱟᱹᱧ ᱡᱷᱟᱹᱞᱟ ᱡᱮ ᱟᱵᱚ ᱵᱚ ᱪᱟᱦᱟᱣᱟ ᱡᱮ ᱟᱵᱚᱣᱟᱜ ᱠᱚᱨᱛᱚᱵᱽᱵᱚ ᱟᱵᱚ ᱟᱭᱳ ᱵᱟᱵᱟ ᱠᱚ ᱡᱟᱱᱟᱢ ᱟᱠᱟᱫ ᱵᱚᱱᱟ ᱟᱭᱳ ᱵᱟᱵᱟᱣᱟᱜ ᱠᱚᱨᱛᱚᱵᱽᱵᱚ ᱟᱠᱚ ᱠᱚ ᱠᱚᱨᱟᱣ ᱠᱮᱜᱼᱟ ᱟᱵᱚ ᱟᱠᱚᱣᱟᱜ ᱠᱚᱨᱛᱚᱵᱽᱵᱚ ᱟᱵᱚᱣᱟᱜ ᱠᱚᱨᱛᱚᱵᱽᱵᱚ ᱟᱵᱚ ᱵᱚ ᱠᱚᱨᱟᱣᱟ ᱛᱚ ᱥᱟᱱᱟᱢ ᱠᱚ ᱴᱷᱮᱱᱤᱧ ᱟᱨᱫᱟᱥᱚᱜᱼᱟ ᱱᱮᱦᱚᱨᱚᱜᱼᱟᱹᱧ ᱡᱮ ᱱᱚᱝᱠᱟ ᱡᱟᱦᱟᱸ ᱢᱟᱱᱮ ᱟᱵᱚ ᱥᱴᱮᱯ ᱵᱚ ᱦᱟᱛᱟᱣᱮᱫᱼᱟ ᱚᱱᱟ ᱥᱴᱮᱯ ᱦᱟᱛᱟᱣ ᱢᱟᱲᱟᱝ ᱨᱮ ᱟᱵᱚ ᱟᱭᱳᱼᱵᱟᱵᱟᱣᱟᱜ ᱠᱟᱛᱷᱟ ᱵᱚ ᱪᱤᱱᱛᱟᱹᱭᱟ ᱛᱚ ᱥᱟᱱᱟᱢ ᱠᱚ ᱱᱚᱣᱟ ᱵᱷᱤᱰᱭᱳ ᱫᱚ ᱱᱤᱱᱟᱹᱜ ᱜᱮ ᱱᱚᱣᱟ ᱨᱮ ᱱᱤᱱᱟᱹᱜ ᱨᱮᱜᱮᱧ ᱢᱩᱪᱟᱹᱫᱮᱜᱼᱟ ᱪᱮᱫᱟᱜ ᱥᱮ ᱟᱨᱦᱚᱸ ᱱᱟᱣᱟ ᱱᱟᱣᱟ ᱵᱷᱤᱰᱭᱳ ᱟᱹᱜᱩ ᱠᱟᱛᱮᱧ ᱦᱤᱡᱩᱜᱼᱟ ᱦᱟᱸᱜ ᱟᱯᱮ ᱤᱧ ᱥᱟᱶ ᱡᱚᱲᱟᱣ ᱛᱟᱦᱮᱱ ᱛᱟᱵᱚᱱ ᱯᱮ ᱟᱨ ᱡᱟᱦᱟᱸᱭ ᱠᱚ ᱤᱧᱟᱹᱜ ᱵᱷᱤᱰᱭᱳ ᱵᱟᱯᱮ ᱠᱩᱥᱤᱭᱟᱜ ᱠᱟᱱ ᱨᱮᱦᱚᱸ ᱢᱟᱱᱮ ᱦᱩᱰᱤᱧ ᱵᱚᱭᱦᱟ ᱠᱤ ᱢᱟᱨᱟᱝ ᱵᱚᱭᱦᱟ ᱠᱤ ᱡᱚᱴᱟᱣ ᱦᱤᱥᱟᱹᱵ ᱛᱮ ᱤᱧᱟᱹᱜ ᱥᱟᱵᱥᱠᱨᱟᱭᱤᱵ ᱠᱟᱜ ᱛᱤᱧ ᱯᱮ ᱡᱟᱦᱟᱸ ᱯᱷᱚᱞᱚ ᱨᱮ ᱠᱤ ᱤᱧ ᱦᱚᱸ ᱨᱟᱹᱥᱠᱟᱹᱧ ᱵᱩᱡᱷᱟᱹᱣᱟ ᱟᱨ ᱦᱚᱸ ᱱᱚᱝᱠᱟ ᱱᱟᱣᱟ ᱱᱟᱣᱟ ᱵᱷᱤᱰᱭᱳ ᱵᱮᱱᱟᱣ ᱞᱟᱹᱜᱤᱫ ᱛᱮ ᱢᱟ ᱛᱚᱵᱮ ᱠᱷᱟᱱ ᱫᱚ ᱱᱚᱣᱟ ᱵᱷᱤᱰᱭᱳ ᱨᱮᱫᱚ ᱱᱤᱱᱟᱹᱜ ᱜᱮ ᱡᱚᱦᱟᱨ ᱜᱮ